ᱱᱤᱛ ᱫᱚ ᱟᱹᱞᱤᱧ ᱫᱚ ᱱᱚᱰᱮ ᱥᱮᱛᱟᱜ ᱞᱤᱧ ᱵᱮᱨᱮᱫ ᱟᱠᱟᱱᱟ ᱵᱮᱨᱮᱫ ᱠᱟᱛᱮᱫ ᱱᱚᱰᱮ ᱯᱤᱸᱰᱟᱹ ᱨᱮᱞᱤᱧ ᱫᱩᱲᱩᱵ ᱟᱠᱟᱱᱟ ᱱᱚᱜᱼᱚᱭ ᱵᱚᱱ ᱧᱮᱞ ᱫᱟᱲᱮᱭᱟᱜ ᱠᱟᱱᱟ ᱚᱱᱟ ᱠᱟᱯ ᱨᱮ ᱧᱮᱞᱚᱜ ᱠᱟᱱᱟ ᱱᱚᱣᱟ ᱫᱚ ᱦᱩᱭᱩᱜ ᱠᱟᱱᱟ ᱟᱞᱮᱭᱟᱜ ᱯᱤᱸᱰᱟᱹ ᱠᱟᱱᱟ ᱱᱚᱜᱼᱚᱭ ᱚᱲᱟᱜ ᱫᱚ ᱱᱚᱰᱮ ᱧᱮᱞᱚᱜ ᱠᱟᱱᱟ ᱱᱚᱜᱼᱚᱭ ᱜᱷᱟᱜᱽᱨᱟ ᱠᱚ ᱧᱮᱞᱚᱜ ᱠᱟᱱᱟ ᱟᱨ ᱱᱚᱜᱼᱚ ᱱᱚᱝᱠᱟ ᱟᱹᱞᱤᱧ ᱞᱤᱧ ᱫᱩᱲᱩᱵ ᱟᱠᱟᱱᱟ ᱥᱮᱛᱟᱜ ᱨᱮ ᱟᱨ ᱱᱚᱜᱼᱚ ᱱᱚᱝᱠᱟ ᱵᱷᱤᱰᱭᱳ ᱦᱚᱸ ᱵᱟᱝ ᱵᱷᱟᱭᱨᱟᱞᱚᱜ ᱠᱟᱱ ᱛᱟᱹᱞᱤᱧᱟ ᱢᱟᱲᱟᱝ ᱫᱷᱟᱣ ᱚᱠᱟ ᱞᱤᱧ ᱵᱷᱤᱰᱭᱳ ᱞᱤᱧ ᱵᱮᱱᱟᱣ ᱞᱮᱫ ᱛᱟᱦᱮᱸᱫ ᱚᱱᱟᱨᱮ ᱵᱷᱤᱭᱩ ᱟᱹᱰᱤᱜᱟᱱ ᱠᱚᱢ ᱪᱟᱞᱟᱣ ᱠᱟᱱᱟ ᱚᱠᱟ ᱞᱤᱧ ᱫᱩᱲᱩᱵ ᱵᱟᱲᱟ ᱠᱟᱱᱟ ᱛᱮᱦᱮᱧ ᱢᱟᱨᱟᱣ ᱵᱟᱝ ᱠᱟᱱᱟ ᱟᱹᱰᱤᱜᱟᱱ ᱚᱱᱟ ᱠᱚᱦᱚᱸ ᱵᱚᱞ ᱠᱚ ᱩᱭᱩ ᱠᱟᱛᱮ ᱱᱚᱰᱮᱧ ᱫᱩᱲᱩᱵ ᱟᱠᱟᱱᱟ ᱜᱚᱢᱵᱚᱲ ᱠᱚ ᱟᱹᱰᱤ ᱫᱩᱠ ᱵᱩᱡᱷᱟᱹᱜ ᱠᱟᱱᱟ ᱵᱷᱤᱰᱭᱳ ᱵᱟᱝ ᱵᱷᱟᱭᱨᱟᱞᱚᱜ ᱠᱟᱱ ᱛᱟᱹᱞᱤᱧᱟ ᱡᱚᱦᱟᱨ ᱜᱮ ᱟᱹᱞᱤᱧ ᱜᱮ ᱟᱹᱞᱤᱧ ᱜᱮ ᱱᱟᱨᱟᱱ ᱢᱟᱹᱱᱰᱤ ᱠᱟᱱᱟᱞᱤᱧ ᱟᱹᱞᱤᱧ ᱫᱚ ᱟᱹᱞᱤᱧᱟᱜ ᱧᱩᱛᱩᱢ ᱫᱚ ᱱᱟᱨᱟᱱ ᱢᱟᱹᱱᱰᱤ ᱱᱚᱝᱠᱟ ᱜᱮ ᱵᱷᱤᱰᱭᱳ ᱠᱚ ᱵᱷᱟᱹᱜᱤ ᱥᱟᱺᱦᱤᱡ ᱵᱟᱝ ᱵᱷᱟᱭᱨᱟᱞᱚᱜ ᱠᱟᱱᱟ ᱟᱨ ᱱᱚᱝᱠᱟ ᱡᱮ ᱢᱟᱱᱮ ᱟᱹᱰᱤ ᱫᱩᱠ ᱵᱩᱡᱷᱟᱹᱜ ᱠᱟᱱᱟ ᱫᱩᱠ ᱛᱮ ᱤᱧ ᱦᱚᱸ ᱱᱚᱣᱟ ᱠᱚ ᱥᱟᱱᱟᱧ ᱠᱟᱱᱟ ᱟᱫᱚ ᱱᱚᱝᱠᱟ ᱟᱫᱚ ᱱᱚᱰᱮᱧ ᱫᱩᱲᱩᱵ ᱠᱟᱱᱟ ᱥᱮᱛᱟᱜ ᱨᱮ ᱵᱟᱹᱧ ᱧᱮᱞ ᱫᱟᱲᱮᱭᱟᱜ ᱠᱟᱱᱟ ᱟᱫᱚ ᱱᱚᱝᱠᱟᱧ ᱱᱚᱜᱼᱚ ᱱᱚᱣᱟ ᱦᱩᱭ ᱠᱟᱱᱟ ᱦᱟᱸᱜ ᱱᱚᱜᱼᱚᱭᱤᱧ ᱫᱮᱠᱷᱟᱣ ᱟᱵᱚᱱ ᱠᱟᱱᱟ ᱱᱚᱜᱼᱚ ᱱᱚᱣᱟ ᱫᱚ ᱥᱚᱢᱯᱩᱨᱱᱚ ᱟᱞᱮ ᱚᱲᱟᱜ ᱠᱟᱱᱟ ᱱᱚᱜᱼᱚ ᱱᱚᱣᱟ ᱫᱚ ᱛᱚᱵᱮ ᱱᱚᱜᱼᱚ ᱱᱚᱝᱠᱟ ᱛᱮ ᱟᱨᱦᱚᱸ ᱵᱚᱱ ᱧᱮᱞ ᱫᱟᱲᱮᱭᱟᱜᱼᱟ ᱱᱚᱜᱼᱚ ᱱᱚᱝᱠᱟ ᱛᱮ ᱟᱨ ᱢᱤᱫᱴᱟᱱ ᱚᱲᱟᱜ ᱱᱚᱛᱮ ᱨᱮ ᱢᱮᱱᱟᱜᱼᱟ ᱚᱱᱟ ᱠᱚ ᱟᱯᱞᱳᱰ ᱧᱮᱞ ᱫᱟᱲᱮᱭᱟᱜ ᱠᱟᱱᱟ ᱟᱫᱚ ᱪᱮᱫ ᱮᱢ ᱢᱮᱱᱟ ᱟᱹᱰᱤ ᱫᱩᱠ ᱵᱩᱡᱷᱟᱹᱜ ᱠᱟᱱᱟ ᱟᱯᱮ ᱠᱚ ᱦᱚᱸ ᱵᱷᱤᱰᱤᱭᱳ ᱵᱷᱤᱰᱤᱭᱳ ᱵᱮᱱᱟᱣ ᱨᱮᱭᱟᱜ ᱢᱳᱴᱤᱵᱷᱮᱴᱤᱵᱷ ᱵᱤᱥᱮᱥ ᱵᱟᱝ ᱦᱩᱭᱩᱜ ᱠᱟᱱᱟ ᱪᱮᱫᱟᱜ ᱥᱮ ᱵᱷᱤᱰᱤᱭᱳ ᱵᱟᱝ ᱵᱷᱟᱭᱨᱟᱞᱚᱜ ᱠᱷᱟᱹᱛᱤᱨ ᱟᱫᱚ ᱵᱟᱝ ᱦᱩᱭᱩᱜ ᱠᱟᱱᱟ ᱢᱳᱴᱤᱵᱷᱮᱴᱤᱵᱷ ᱟᱵᱮᱱ ᱱᱚᱣᱟ ᱪᱮᱱᱮᱞ ᱫᱟᱭᱟ ᱠᱟᱛᱮ ᱜᱮ ᱥᱟᱵᱥᱠᱨᱟᱭᱤᱵᱽ ᱠᱟᱜ ᱯᱮ ᱥᱟᱵᱥᱠᱨᱟᱭᱤᱵᱽ ᱠᱟᱜ ᱯᱮ ᱟᱨ ᱢᱤᱫᱴᱟᱝ ᱠᱚᱢᱮᱱᱴ ᱮᱢ ᱯᱮ ᱟᱨ ᱞᱟᱭᱤᱠ ᱠᱟᱜ ᱯᱮ ᱱᱚᱣᱟ ᱵᱷᱤᱰᱤᱭᱳ ᱡᱟᱦᱟᱸ ᱞᱮᱠᱟ ᱨᱮᱜᱮ ᱠᱚᱥᱴᱚ ᱢᱚᱥᱴᱚ ᱠᱟᱛᱮ ᱨᱮᱦᱚᱸ ᱱᱚᱝᱠᱟᱛᱮ ᱱᱚᱜᱼᱚᱭ